ᱦᱳᱭ ᱡᱚᱦᱟᱨ ᱟᱯᱮ ᱠᱚ ᱥᱟᱱᱟᱢ ᱨᱚᱛᱷᱮ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱯᱟᱦᱴᱟ ᱠᱷᱚᱱ ᱥᱟᱹᱜᱩᱱ ᱫᱟᱨᱟᱢ ᱟᱨ ᱟᱯᱮ ᱯᱮ ᱧᱮᱞᱮᱫᱼᱟ ᱛᱮᱦᱮᱧ ᱱᱚᱣᱟ ᱤᱭᱩᱴᱩᱵᱽ ᱪᱮᱱᱮᱞ ᱢᱟᱫᱽᱫᱷᱚᱢ ᱛᱮ ᱛᱮᱦᱮᱧ ᱱᱚᱣᱟ ᱴᱤᱠᱨᱟᱹ ᱟᱹᱛᱩ ᱨᱮᱭᱟᱜ ᱱᱚᱣᱟ ᱵᱟᱹᱭᱥᱟᱹᱠᱷ ᱠᱩᱱᱟᱹᱢᱤ ᱵᱟᱝᱢᱟ ᱜᱩᱨᱩ ᱡᱟᱱᱟᱢ ᱢᱟᱦᱟ ᱢᱟᱱᱟᱣ ᱵᱟᱛᱟᱣ ᱨᱮᱭᱟᱝ ᱢᱤᱫ ᱪᱤᱛᱟᱹᱨ ᱟᱨ ᱱᱮᱥ ᱱᱚᱣᱟ ᱜᱩᱨᱩ ᱢᱟᱹᱦᱤᱛ ᱨᱮ ᱴᱤᱠᱨᱟᱹ ᱟᱹᱛᱩ ᱨᱮ ᱛᱤᱱᱟᱹᱜ ᱨᱟᱹᱥᱠᱟᱹ ᱥᱟᱛᱞᱟᱜ ᱛᱮ ᱡᱟᱱᱟᱢ ᱢᱟᱦᱟ ᱠᱚ ᱢᱟᱱᱟᱣ ᱵᱟᱛᱟᱣᱮᱜᱼᱟ ᱟᱨ ᱫᱮᱞᱟᱵᱚᱱ ᱛᱚᱵᱮ ᱚᱱᱟ ᱨᱮᱭᱟᱜ ᱢᱤᱫ ᱡᱷᱚᱞᱚᱠ ᱪᱤᱛᱟᱹᱨ ᱵᱚᱱ ᱧᱮᱞᱟ ᱟᱨ ᱠᱟᱠᱞᱮ ᱨᱮᱭᱟᱜ

ᱛᱚᱵᱮ ᱟᱯᱮ ᱯᱮ ᱧᱮᱞ ᱠᱮᱫ ᱛᱟᱵᱚᱱᱟ ᱟᱴᱤᱠᱨᱟᱹ ᱟᱹᱛᱩ ᱨᱮᱭᱟᱜ ᱢᱤᱫ ᱡᱷᱚᱞᱚᱠ ᱚᱱᱟ ᱛᱟᱭᱚᱢ ᱟᱨᱦᱚᱸ ᱫᱮᱞᱟ ᱵᱚᱱ ᱟᱨ ᱱᱤᱛᱚᱜ ᱵᱚᱱ ᱧᱮᱞᱟ ᱫᱚᱞᱢᱟ ᱯᱤᱲ ᱨᱮᱱᱟᱝ ᱥᱩᱣᱟᱹᱠᱟᱹᱴᱷᱤ ᱟᱹᱛᱩ ᱨᱮ ᱛᱮᱦᱮᱧᱟᱜ ᱫᱤᱱ ᱨᱮ ᱱᱚᱣᱟ ᱵᱟᱹᱭᱥᱟᱹᱠᱷ ᱠᱩᱱᱟᱹᱢᱤ ᱨᱮ ᱪᱮᱫ ᱞᱮᱠᱟ ᱯᱚᱱᱰᱤᱛ ᱨᱚᱜᱷᱩᱱᱟᱛᱷ ᱢᱩᱨᱢᱩ ᱛᱟᱹᱠᱤᱱᱟᱜ ᱡᱟᱱᱟᱢ ᱢᱟᱦᱟ ᱠᱚ ᱢᱟᱱᱟᱣ ᱵᱟᱛᱟᱣᱮᱜᱼᱟ ᱨᱟᱹᱥᱠᱟᱹ ᱥᱟᱛᱟᱞᱟᱜ ᱛᱮ ᱚᱱᱟ ᱨᱮᱭᱟᱜ ᱢᱤᱫ ᱡᱷᱚᱞᱚᱠ ᱟᱨ ᱪᱤᱛᱟᱹᱨ ᱵᱚᱱ ᱧᱮᱞᱟ ᱱᱚᱣᱟ ᱦᱩᱭᱩᱜ ᱠᱟᱱᱟ ᱥᱩᱭᱟᱹᱠᱟᱹᱴᱷᱤ ᱟᱹᱛᱩ ᱨᱮᱱᱟᱝ ᱪᱤᱛᱟᱹᱨ ᱱᱚᱜᱼᱚᱭ ᱱᱚᱝᱠᱟ ᱫᱚᱞᱢᱟ ᱯᱟᱨᱤᱱᱤᱛ ᱯᱟᱨᱜᱟᱱᱟ ᱦᱚᱸᱠᱤᱱ ᱥᱮᱴᱮᱨ ᱟᱠᱟᱱᱟ ᱚᱱᱟ ᱥᱟᱶᱛᱮ ᱟᱭᱢᱟ ᱠᱟᱹᱢᱤᱭᱟᱹ ᱠᱚᱲᱟ ᱠᱚᱦᱚᱸ ᱟᱨ ᱟᱹᱛᱩ ᱨᱮᱱ ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚᱦᱚᱸ ᱪᱮᱫ ᱞᱮᱠᱟ ᱥᱟᱡᱟᱣ ᱥᱟᱯᱲᱟᱣ ᱠᱟᱛᱮᱫ ᱢᱟᱹᱱᱤᱠ ᱠᱚᱦᱚᱸ ᱠᱚ ᱥᱮᱴᱮᱨ ᱟᱠᱟᱱ ᱛᱟᱵᱚᱱᱟ ᱟᱨ ᱱᱚᱣᱟ ᱥᱩᱭᱟᱹᱠᱟᱹᱴᱷᱤ ᱟᱹᱛᱩ ᱨᱮ ᱛᱮᱦᱮᱧ ᱜᱩᱨᱩ ᱜᱚᱢᱠᱮᱭᱟᱜ ᱡᱟᱱᱟᱢ ᱢᱟᱦᱟ ᱢᱟᱱᱟᱣ ᱵᱟᱛᱟᱣ ᱦᱩᱭᱩᱜ ᱠᱟᱱᱟ ᱛᱚᱵᱮ ᱱᱚᱣᱟ ᱱᱚᱰᱮ ᱟᱢᱟᱜ ᱟᱭᱢᱟᱱ ᱜᱟᱹᱠᱷᱩᱲ ᱠᱚᱣᱟᱜ ᱯᱷᱳᱴᱳ ᱠᱚᱦᱚᱸ ᱱᱚᱣᱟ ᱪᱤᱭᱟᱹᱨ ᱞᱟᱛᱟᱨ ᱨᱮ ᱢᱮᱱᱟᱜ ᱟᱠᱟᱫᱼᱟ ᱛᱚᱵᱮ ᱱᱚᱰᱮ ᱠᱚ ᱧᱮᱞ ᱠᱚᱢᱟ ᱱᱩᱜᱼᱩ ᱱᱩᱠᱩ ᱠᱚ ᱢᱟᱨᱟᱝ ᱢᱟᱨᱟᱝ ᱜᱚᱢᱠᱮ ᱠᱚ ᱠᱤᱪᱷᱤ ᱱᱮᱦᱚᱨ ᱛᱟᱞᱟ ᱛᱮᱠᱚ ᱥᱮᱴᱮᱨ ᱞᱮᱱᱟ ᱛᱚᱵᱮ ᱱᱚᱰᱮ ᱛᱤᱱᱟᱹᱜ ᱱᱟᱯᱟᱭ ᱱᱟᱯᱟᱭ ᱛᱮᱠᱚ ᱛᱤᱸᱜᱩ ᱫᱷᱟᱹᱲ ᱛᱮᱠᱚ ᱛᱤᱸᱜᱩ ᱟᱠᱟᱱᱟ ᱟᱨ ᱛᱮᱦᱮᱧ ᱱᱚᱣᱟ ᱜᱩᱨᱩ ᱜᱚᱢᱠᱮᱭᱟᱜ ᱯᱷᱳᱴᱳ ᱨᱮ ᱢᱟᱞᱟ ᱦᱚᱸᱠᱚ ᱧᱮᱞ ᱢᱟ ᱢᱟᱱᱮ ᱟᱹᱰᱤ ᱱᱟᱯᱟᱭ ᱱᱚᱣᱟ ᱪᱤᱛᱟᱹᱨ ᱛᱚᱵᱮ ᱫᱮᱞᱟ ᱵᱚᱱ ᱟᱨᱦᱚᱸ ᱚᱱᱠᱟ ᱜᱮ ᱢᱤᱫ ᱪᱤᱛᱟᱹᱨ ᱵᱚᱱ ᱧᱮᱞᱟ ᱴᱤᱠᱨᱟᱹ ᱨᱮᱭᱟᱜ ᱢᱟᱵᱚᱱ ᱧᱮᱞ ᱠᱮᱜᱼᱟ ᱚᱱᱟ ᱛᱟᱭᱚᱢ ᱥᱩᱦᱟᱹᱠᱟᱹᱴᱷᱤ ᱟᱛᱳ ᱨᱮᱭᱟᱜ ᱦᱚᱸ ᱜᱩᱨᱩ ᱢᱟᱦᱟ ᱢᱟᱱᱟᱣ ᱢᱟᱹᱱᱤᱛ ᱨᱮᱭᱟᱜ ᱢᱤᱫᱴᱟᱝ ᱪᱤᱛᱟᱹᱨ ᱵᱚᱱ ᱧᱮᱞ ᱠᱮᱜᱼᱟ ᱛᱚᱵᱮ ᱚᱱᱟ ᱛᱟᱭᱚᱢ ᱫᱮᱞᱟ ᱵᱚᱱ ᱟᱨᱦᱚᱸ ᱚᱱᱠᱟ ᱜᱮ ᱢᱤᱫ ᱡᱷᱟᱞᱚᱠ ᱪᱤᱛᱟᱹᱨ ᱵᱚᱱ ᱧᱮᱞᱟ ᱠᱷᱤᱲᱭᱟᱹ ᱴᱤᱯᱩ ᱟᱛᱳ ᱨᱮᱱᱟᱜ ᱛᱚᱵᱮ ᱱᱚᱰᱮ ᱢᱤᱫᱴᱟᱝ ᱟᱥᱲᱟ ᱵᱮᱨᱮᱫ ᱟᱠᱟᱱᱟ ᱫᱟᱹᱣᱲᱟᱹ ᱟᱭᱳ ᱚᱞ ᱤᱛᱩᱱ ᱟᱥᱲᱟ ᱱᱚᱣᱟ ᱚᱞ ᱤᱛᱩᱱ ᱟᱥᱲᱟ ᱨᱮ ᱛᱮᱦᱮᱧ ᱪᱮᱫ ᱞᱮᱠᱟ ᱜᱩᱨᱩ ᱜᱚᱢᱠᱮ ᱛᱤᱠᱤᱱᱟᱜ ᱡᱟᱱᱟᱢ ᱢᱟᱦᱟ ᱢᱟᱱᱟᱣ ᱵᱟᱛᱟᱣ ᱦᱩᱭᱩᱜ ᱠᱟᱱᱟ ᱛᱚᱵᱮ ᱫᱮᱞᱟ ᱵᱚᱱ ᱯᱳᱭᱞᱳ ᱛᱮ ᱚᱱᱟ ᱪᱤᱨ ᱦᱤᱯᱤᱲ ᱨᱮᱱᱟᱝ ᱪᱤᱛᱟᱹᱨ ᱵᱚᱱ ᱧᱮᱞᱟ ᱟᱨ ᱚᱱᱟ ᱛᱟᱭᱚᱢ ᱵᱚᱸᱜᱟᱼᱵᱩᱨᱩ ᱨᱮᱭᱟᱜ ᱢᱤᱫ ᱡᱷᱚᱞᱚᱠ ᱵᱚᱱ ᱧᱮᱞᱟ ᱛᱮᱦᱮᱧ ᱫᱚ ᱛᱮᱦᱮᱧ ᱫᱚ ᱱᱟᱜ ᱟᱵᱚ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱᱟᱜ ᱡᱟᱱᱟᱢ ᱢᱟᱦᱟ ᱠᱟᱱᱟ ᱟᱹᱠᱤᱱ ᱡᱟᱦᱟᱸ ᱛᱤᱥᱚᱜ ᱠᱤᱱ ᱡᱟᱱᱟᱢ ᱞᱮᱱᱟ ᱯᱟᱸᱪ ᱨᱮ ᱵᱟᱹᱭᱥᱟᱹᱠᱷ ᱠᱩᱱᱟᱹᱢᱤ ᱫᱚ ᱱᱟᱜ ᱯᱟᱞᱮᱫ ᱟᱹᱠᱤᱱ ᱡᱟᱦᱟᱸ ᱛᱤᱥᱚᱜ ᱠᱤᱱ ᱡᱟᱱᱟᱢ ᱞᱮᱱ ᱤᱱᱟᱹ ᱫᱷᱟᱣ ᱠᱷᱚᱱᱟᱜ ᱛᱮᱦᱮᱧ ᱜᱮ ᱱᱟᱜ ᱯᱟᱞᱮᱫ ᱫᱚᱥᱨᱟᱹ ᱨᱮᱫᱚ ᱱᱚᱣᱟ ᱰᱮᱴ ᱨᱮ ᱵᱟᱹᱭᱥᱟᱹᱠᱷ ᱠᱩᱱᱟᱹᱢᱤ ᱦᱩᱭ ᱟᱠᱟᱱᱟ ᱱᱚᱣᱟ ᱜᱮ ᱟᱹᱰᱤ ᱜᱩᱱᱢᱟᱱ ᱵᱚᱸᱜᱟ ᱵᱩᱨᱩ ᱠᱟᱹᱢᱤ ᱠᱚ ᱱᱟᱦᱟᱜ ᱢᱮᱱᱟᱜ ᱜᱮᱭᱟ ᱟᱵᱚ ᱵᱟᱲᱟᱭ ᱜᱮ ᱪᱮᱫ ᱞᱮᱠᱟ ᱵᱚᱸᱜᱟ ᱵᱩᱨᱩ ᱪᱟᱹᱞᱩ ᱟᱠᱟᱱᱟ ᱫᱟᱹᱣᱲᱟᱹ ᱟᱭᱳ ᱚᱞ ᱤᱛᱩᱱ ᱟᱥᱲᱟ ᱠᱷᱤᱲᱭᱟᱹ ᱴᱤᱯᱩ ᱨᱮ ᱱᱟᱭᱠᱮ ᱵᱟᱵᱟ ᱛᱤᱠᱤᱱ ᱜᱩᱨᱩ ᱜᱚᱢᱠᱮᱭᱟᱜ ᱯᱷᱳᱴᱳ ᱨᱮ ᱵᱟᱦᱟ ᱠᱚ ᱮᱢ ᱠᱟᱛᱮᱫ ᱫᱷᱩᱬᱟᱹ ᱫᱷᱩᱯ ᱠᱚ ᱞᱟᱜᱟᱣ ᱠᱟᱛᱮᱫ ᱟᱹᱠᱤᱱᱟᱜ ᱠᱟᱹᱢᱤ ᱦᱚᱨᱟ ᱠᱤᱱ ᱥᱟᱹᱛ ᱮᱫᱼᱟ ᱟᱨ ᱜᱤᱫᱽᱨᱟᱹ ᱠᱚᱦᱚᱸ ᱱᱚᱜᱼᱚ ᱱᱚᱝᱠᱟ ᱦᱮᱡ ᱠᱟᱛᱮᱫ ᱠᱚ ᱫᱩᱲᱩᱵ ᱥᱮᱴᱮᱨ ᱟᱠᱟᱱᱟ ᱵᱮᱴᱷᱮᱨ ᱟᱠᱟᱱᱟ ᱟᱨ ᱱᱟᱭᱠᱮ ᱵᱟᱵᱟ ᱛᱟᱹᱠᱤᱱᱟᱜ ᱠᱟᱹᱢᱤ ᱦᱚᱨᱟ ᱜᱮᱠᱚ ᱛᱟᱹᱜᱤ ᱟᱠᱟᱫᱼᱟ ᱟᱨ ᱱᱚᱰᱮ ᱵᱤ ᱳ ᱟᱥᱮᱠᱟ ᱨᱮᱱ ᱠᱤᱪᱷᱩ ᱢᱮᱢᱵᱚᱨ ᱦᱚᱸᱠᱚ ᱥᱮᱴᱮᱨ ᱟᱠᱟᱱ ᱛᱟᱵᱚᱱᱟ ᱟᱨ ᱛᱤᱱᱟᱹᱜ ᱜᱟᱱ ᱟᱹᱛᱩ ᱨᱮᱱ ᱢᱟᱹᱡᱷᱤ ᱢᱟᱯᱟᱡᱷᱤ ᱠᱚᱦᱚᱸ ᱱᱚᱣᱟ ᱴᱷᱟᱶ ᱛᱮᱠᱚ ᱥᱮᱴᱮᱨ ᱟᱠᱟᱱᱟ ᱛᱚᱵᱮ ᱟᱹᱰᱤ ᱨᱟᱹᱥᱠᱟᱹ ᱟᱹᱰᱤ ᱨᱚᱢᱚᱡᱽ ᱵᱩᱡᱷᱟᱹᱜ ᱠᱟᱱᱟ ᱛᱮᱦᱮᱧ ᱵᱟᱹᱭᱥᱟᱹᱠᱷ ᱠᱩᱱᱟᱹᱢᱤ ᱜᱩᱨᱩ ᱜᱚᱢᱠᱮᱭᱟᱜ ᱡᱟᱱᱟᱢ ᱢᱟᱦᱟ ᱢᱟᱱᱟᱣ ᱵᱟᱛᱟᱣ ᱨᱮ ᱟᱨ ᱱᱚᱰᱮ ᱟᱵᱚ ᱨᱮᱱ ᱯᱩᱨᱟᱛᱚᱱ ᱡᱮᱞᱟ ᱯᱚᱨᱤᱥᱚᱫᱽ ᱦᱚᱸ ᱥᱩᱥᱤᱞ ᱵᱟᱹᱵᱩ ᱛᱟᱹᱠᱤᱱ ᱢᱮᱱᱟᱜ ᱟᱠᱟᱫ ᱠᱤᱱ ᱜᱮᱭᱟ

ᱟᱯᱮ ᱦᱚᱸ ᱟᱯᱮ ᱟᱹᱛᱩ ᱨᱮ ᱱᱚᱝᱠᱟ ᱠᱟᱹᱴᱤᱡ ᱠᱟᱹᱴᱤᱡ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱪᱮᱫ ᱠᱚᱢᱟ ᱟᱵᱚᱣᱟᱜ ᱥᱚᱝᱥᱠᱨᱤᱛᱤ ᱟᱵᱚᱣᱟᱜ ᱯᱚᱨᱚᱢᱯᱚᱨᱟ ᱨᱮᱭᱟᱜ ᱮᱱᱮᱡ ᱥᱮᱨᱮᱧ ᱫᱚ ᱪᱮᱫ ᱦᱚᱪᱚ ᱫᱚ ᱟᱹᱰᱤ ᱛᱮᱫ ᱜᱮ ᱞᱟᱹᱠᱛᱤ ᱠᱟᱱᱟ ᱡᱟᱦᱟᱸ ᱠᱤ ᱛᱮᱦᱮᱧ ᱟᱵᱚᱣᱟᱜ ᱥᱚᱥᱱᱚᱜ ᱡᱩᱜᱽ ᱨᱮ ᱱᱚᱣᱟ ᱵᱟᱧᱪᱟᱣ ᱫᱚᱦᱚ ᱞᱮᱠᱷᱟᱱ ᱟᱜᱟᱢ ᱫᱤᱱ ᱨᱮ ᱟᱵᱚ ᱠᱚᱣᱟᱜ ᱵᱟᱧᱪᱟᱣ ᱨᱮᱭᱟᱜ ᱰᱟᱦᱟᱨ ᱢᱤᱫᱴᱟᱝ ᱛᱟᱦᱮᱱᱟ ᱢᱮᱱᱛᱮ ᱟᱹᱞᱤᱧ ᱯᱟᱦᱴᱟ ᱠᱷᱚᱱᱟᱜ ᱱᱮᱦᱚᱨ ᱛᱟᱦᱮᱱ ᱠᱟᱱᱟ ᱛᱚᱵᱮ ᱟᱯᱮ ᱥᱟᱱᱟᱢ ᱠᱚ ᱱᱚᱝᱠᱟ ᱜᱮ ᱠᱟᱹᱴᱤᱡ ᱠᱟᱹᱴᱤᱡ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱪᱮᱫ ᱦᱚᱪᱚ ᱠᱚᱢᱟ ᱛᱮᱦᱮᱧ ᱟᱵᱚ ᱱᱩᱠᱩ ᱥᱮᱪᱮᱫ ᱵᱟᱵᱚᱱ ᱮᱢᱟ ᱠᱚ ᱠᱷᱟᱱ ᱟᱜᱟᱢ ᱫᱤᱱ ᱨᱮ ᱟᱵᱚᱣᱟᱜ ᱟᱹᱨᱤᱪᱟᱹᱞᱤ ᱞᱟᱭᱼᱞᱟᱠᱪᱟᱨ ᱱᱮᱣ ᱱᱤᱛᱤ ᱡᱟᱦᱟᱸ ᱢᱮᱱᱟᱜᱼᱟ ᱚᱱᱟ ᱠᱚᱫᱚ ᱵᱟᱹᱭ ᱵᱟᱹᱭᱛᱮ ᱟᱫᱚᱜᱼᱟ ᱟᱹᱰᱤ ᱟᱹᱰᱤ ᱥᱟᱨᱦᱟᱣ ᱛᱟᱦᱮᱱᱟ ᱱᱚᱣᱟ ᱰᱚᱸᱜᱟ ᱪᱩᱲᱟᱹ ᱟᱹᱛᱩ ᱨᱮ ᱢᱟᱹᱡᱷᱤ ᱵᱟᱵᱟ ᱱᱟᱭᱠᱮ ᱵᱟᱵᱟ ᱚᱱᱟ ᱥᱟᱶᱛᱮ ᱱᱚᱣᱟ ᱦᱟᱸᱥ ᱦᱟᱸᱥᱤᱞ ᱚᱞ ᱤᱛᱩᱱ ᱟᱥᱲᱟ ᱨᱮᱱ